ᱯᱩᱭᱞᱩ ᱨᱮ ᱥᱟᱱᱟᱢ ᱠᱚ ᱡᱚᱦᱟᱨ ᱜᱮ ᱤᱧ ᱜᱮ ᱯᱤ ᱮᱥ ᱮᱠᱥᱯᱨᱮᱥ ᱪᱮᱱᱮᱞ ᱯᱟᱦᱴᱟ ᱠᱷᱚᱱ ᱟᱯᱮ ᱠᱚ ᱥᱟᱹᱜᱩᱱ ᱟᱛᱟᱝ ᱫᱟᱨᱟᱢ ᱛᱚᱵᱮ ᱟᱠᱚ ᱱᱤᱛᱚᱜ ᱫᱚ ᱵᱟᱹᱫᱽ ᱥᱮᱱ ᱠᱟᱹᱴᱤᱡ ᱪᱟᱞᱟᱣ ᱦᱩᱭᱩᱜ ᱠᱟᱱᱟ ᱵᱟᱹᱫᱽ ᱥᱮᱱ ᱠᱟᱹᱴᱤᱡ ᱫᱟᱬᱟ ᱵᱟᱲᱟ ᱟᱹᱜᱩ ᱦᱩᱭᱩᱜᱼᱟ ᱪᱟᱥ ᱠᱚ ᱪᱮᱫ ᱞᱮᱠᱟ ᱟᱠᱟᱱᱟ ᱱᱚᱜᱼᱚ ᱱᱚᱝᱠᱟ ᱛᱤᱧ ᱛᱟᱲᱟᱢ ᱟᱠᱟᱫ ᱛᱟᱵᱚᱱᱟ ᱧᱮᱞ ᱫᱟᱲᱮᱭᱟᱹᱧ ᱠᱟᱱᱟ ᱯᱮ ᱱᱚᱜᱼᱚ ᱱᱚᱝᱠᱟᱱ ᱦᱚᱨ ᱠᱚ ᱠᱷᱟᱨᱟᱯ ᱪᱟᱵᱟ ᱟᱠᱟᱱᱟ ᱱᱮᱥᱟᱜ ᱫᱟᱜ ᱛᱮ ᱟᱨ ᱱᱚᱜᱼᱚ ᱱᱚᱰᱮ ᱫᱚ ᱜᱟᱹᱰᱭᱟᱹ ᱠᱟᱱ ᱛᱟᱞᱮᱭᱟ ᱱᱚᱣᱟ ᱜᱟᱹᱰᱭᱟᱹ ᱦᱚᱸ ᱜᱟᱹᱰᱭᱟᱹ ᱞᱮᱠᱟ ᱵᱟᱝ ᱧᱮᱞᱚᱜ ᱠᱟᱱᱟ ᱜᱷᱟᱥ ᱛᱮᱜᱮ ᱯᱮᱨᱮᱡ ᱟᱠᱟᱱᱟ ᱚᱱᱟ ᱛᱟᱞᱟᱨᱮ ᱡᱟᱦᱟᱸ ᱧᱮᱞᱚᱜ ᱠᱟᱱᱟ ᱤᱭᱟᱹ ᱮᱸᱰᱮ ᱢᱚᱛᱚ ᱯᱷᱟᱸᱠᱟ ᱵᱟᱠᱷᱟᱱ ᱜᱚᱴᱟ ᱜᱷᱟᱥ ᱯᱷᱟᱭᱱᱟᱞᱤ ᱵᱟᱹᱫᱽ ᱤᱧ ᱥᱮᱴᱮᱨᱮᱱ ᱛᱟᱵᱚᱱᱟ ᱱᱚᱜᱼᱚ ᱱᱚᱝᱠᱟᱛᱮ ᱧᱮᱞ ᱛᱟᱵᱚᱱ ᱯᱮ ᱱᱚᱜᱼᱚ ᱱᱚᱝᱠᱟ ᱦᱩᱭ ᱟᱠᱟᱱ ᱛᱟᱞᱮᱭᱟ ᱦᱩᱲᱩ ᱦᱮᱸ ᱱᱮᱜᱼᱮ ᱱᱤᱱ ᱢᱟᱨᱟᱝ ᱢᱤᱫ ᱡᱚᱠᱷᱟ ᱜᱮ ᱥᱟᱨᱤᱧ ᱞᱟᱜᱟᱣ ᱞᱮᱫ ᱛᱟᱦᱮᱸᱫ ᱟᱨ ᱵᱟᱹᱧ ᱞᱟᱜᱟᱣ ᱠᱟᱜ ᱚᱱᱟ ᱛᱟᱞᱟ ᱠᱚᱨᱮ ᱫᱚ ᱪᱟᱰᱨᱟ ᱪᱩᱰᱨᱩ ᱧᱚᱜ ᱜᱮ ᱧᱮᱞᱚᱜ ᱠᱟᱱᱟ ᱱᱚᱜᱼᱚ ᱱᱚᱝᱠᱟᱛᱮ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱱᱟ ᱱᱮᱜᱼᱮ ᱱᱤᱝᱠᱟᱹ ᱦᱩᱭ ᱟᱠᱟᱱᱟ ᱟᱨ ᱪᱮᱫ ᱮᱢ ᱪᱤᱠᱟᱹᱭᱟ ᱱᱚᱣᱟ ᱵᱟᱹᱫᱽ ᱨᱮᱫᱚ ᱡᱟᱹᱥᱛᱤ ᱠᱷᱚᱛ ᱵᱟᱹᱱᱩᱜ ᱟᱱᱟ ᱟᱫᱚ ᱥᱟᱨ ᱛᱮᱫᱚ ᱛᱤᱱᱟᱹᱝ ᱦᱩᱭᱩᱜᱼᱟ ᱟᱨ ᱥᱟᱨ ᱦᱚᱸ ᱠᱚᱢ ᱠᱚᱢ ᱫᱚ ᱵᱟᱝᱟ ᱢᱟᱱᱮ ᱢᱤᱫ ᱢᱟᱱ ᱛᱟᱞᱟᱨᱮ ᱯᱚᱪᱟᱥ ᱠᱤᱞᱳ ᱥᱟᱨᱤᱧ ᱞᱟᱜᱟᱣ ᱞᱮᱫ ᱛᱟᱦᱮᱸᱫ ᱟᱫᱚ ᱯᱩᱭᱥᱟᱹ ᱠᱚ ᱥᱚᱨᱴ ᱫᱷᱟᱨᱟ ᱜᱮ ᱛᱟᱦᱮᱸᱫ ᱥᱮ ᱟᱫᱚ ᱚᱱᱟᱛᱮ ᱵᱟᱹᱧ ᱞᱟᱜᱟᱣ ᱠᱟᱜᱼᱟ ᱫᱩᱲᱦᱟᱹ ᱫᱩᱲᱦᱟᱹ ᱨᱮᱱᱟᱜ ᱞᱟᱜᱟᱣ ᱦᱩᱭᱩᱜᱼᱟ ᱯᱩᱭᱥᱟᱹ ᱠᱚ ᱦᱟᱯᱮ ᱥᱚᱝᱜᱨᱚᱦᱚ ᱵᱟᱲᱟ ᱞᱮᱱᱜᱮ ᱛᱚ ᱢᱤᱫ ᱢᱟᱱ ᱛᱟᱞᱟ ᱜᱮ ᱨᱚᱦᱚᱭ ᱦᱩᱭ ᱠᱟᱱᱟ ᱟᱨ ᱵᱚᱪᱷᱚᱨ ᱜᱮ ᱢᱤᱫ ᱢᱟᱱ ᱛᱟᱞᱟ ᱜᱮ ᱱᱟᱦᱟᱜ ᱨᱚᱦᱚᱭᱚᱜ ᱠᱟᱱᱟ ᱚᱱᱟ ᱠᱷᱚᱱ ᱡᱟᱹᱥᱛᱤ ᱫᱚ ᱱᱟᱦᱟᱜ ᱵᱟᱝᱟ ᱟᱨᱦᱚᱸ ᱢᱮᱱᱟᱜ ᱠᱚᱣᱟ ᱫᱟᱫᱟ ᱛᱟᱠᱚ ᱩᱱᱠᱩ ᱠᱚᱠᱚ ᱨᱚᱦᱚᱭ ᱵᱟᱲᱟᱭᱮᱜᱼᱟ ᱥᱮ ᱟᱨ ᱤᱧ ᱫᱚ ᱱᱟᱦᱟᱜ ᱱᱮᱜᱼᱮ ᱱᱤᱭᱟᱹ ᱜᱮ ᱨᱚᱦᱚᱭ ᱦᱩᱭᱩᱜ ᱠᱟᱱᱟ ᱢᱤᱫ ᱢᱟᱱ ᱛᱟᱞᱟ ᱜᱮ ᱵᱷᱟᱸᱜᱟᱴ ᱠᱟᱹᱴᱤᱡ ᱵᱚᱱ ᱧᱮᱞ ᱟᱹᱜᱩᱭᱟ ᱪᱮᱫ ᱞᱮᱠᱟ ᱟᱠᱟᱱᱟ ᱵᱷᱟᱸᱜᱟᱴ ᱱᱚᱛᱮ ᱧᱮᱞ ᱫᱟᱲᱮᱭᱟᱜ ᱠᱟᱱ ᱛᱟᱵᱚᱱᱟ ᱵᱚᱭᱦᱟ ᱵᱷᱟᱸᱜᱟ ᱱᱚᱜᱼᱚ ᱱᱚᱰᱮ ᱚᱠᱟ ᱞᱮᱠᱟ ᱫᱟᱜ ᱯᱟᱨᱚᱢᱚᱜ ᱠᱟᱱᱟ ᱱᱚᱰᱮ ᱢᱟᱱᱮ ᱯᱨᱚᱛᱤᱫᱤᱱᱤᱧ ᱮᱥᱮᱫᱮᱫ ᱨᱮᱦᱚᱸ ᱱᱚᱰᱮᱱᱟᱜ ᱫᱟᱜ ᱫᱚ ᱵᱟᱭ ᱟᱠᱚᱴᱚᱜ ᱠᱟᱱᱟ ᱢᱟᱱᱮ ᱪᱤᱞᱤ ᱢᱮᱱᱟᱭᱟ ᱥᱮ ᱵᱤᱧ ᱠᱚ ᱢᱮᱱᱟᱜ ᱠᱚᱣᱟ ᱥᱮ ᱪᱤᱞᱤ ᱠᱚ ᱢᱮᱱᱟᱜ ᱠᱚᱣᱟ ᱠᱷᱟᱥ ᱫᱚ ᱪᱤᱠᱟᱹᱭᱟ ᱟᱨ ᱱᱚᱜᱼᱚ ᱱᱚᱛᱮ ᱨᱮ ᱚᱱᱟ ᱫᱟᱜ ᱫᱚ ᱩᱰᱩᱠᱚᱜ ᱠᱟᱱᱟ ᱱᱚᱰᱮ ᱫᱚ ᱦᱟᱹᱠᱩ ᱟᱹᱰᱤ ᱡᱳᱨ ᱠᱚ ᱵᱟᱥᱟᱜ ᱟᱠᱚ ᱛᱚ ᱢᱤᱫ ᱡᱚᱠᱷᱟ ᱞᱮ ᱜᱚᱡ ᱠᱮᱫ ᱠᱚᱣᱟ ᱤᱱᱟᱹᱜ ᱢᱟᱨᱟᱝ ᱰᱷᱚᱰᱟ ᱨᱮᱜᱮ ᱯᱟᱠᱟ ᱯᱟᱠᱤ ᱛᱟᱞᱟ ᱠᱤᱞᱳ ᱜᱟᱱ ᱞᱮ ᱜᱚᱡ ᱠᱮᱫ ᱠᱚᱣᱟ ᱟᱨ ᱫᱤᱱ ᱫᱤᱱ ᱫᱷᱟᱨᱟ ᱜᱮ ᱱᱚᱰᱮ ᱦᱚᱲ ᱠᱚ ᱟᱨᱮᱡᱮᱜᱼᱟ ᱟᱨ ᱤᱧ ᱦᱚᱸ ᱚᱠᱟ ᱚᱠᱟ ᱫᱤᱱ ᱪᱚᱧ ᱥᱚᱢᱚᱭᱚᱜ ᱠᱷᱟᱱ ᱚᱱᱮ ᱡᱟᱹᱥᱛᱤ ᱥᱤᱛᱩᱝ ᱜᱚᱫ ᱡᱚᱠᱷᱚᱱ ᱜᱮ ᱦᱮᱡ ᱦᱩᱭᱩᱜᱼᱟ ᱩᱱ ᱡᱚᱠᱷᱚᱱ ᱫᱚᱠᱚ ᱧᱟᱢ ᱵᱟᱲᱟᱜ ᱜᱮᱭᱟ ᱠᱚ ᱛᱚ ᱵᱚᱭᱦᱟ ᱠᱚ ᱱᱚᱜᱼᱚ ᱱᱚᱝᱠᱟ ᱟᱞᱮᱭᱟᱜ ᱵᱟᱹᱫᱽ ᱢᱟᱯᱮ ᱧᱮᱞ ᱵᱟᱲᱟ ᱠᱮᱫ ᱜᱮᱭᱟ ᱱᱤᱭᱟᱹ ᱱᱤᱝᱠᱟᱹ ᱱᱮᱥᱟᱜ ᱪᱟᱥ ᱫᱚ ᱱᱟᱜ ᱦᱩᱭ ᱟᱠᱟᱱ ᱛᱟᱞᱮᱭᱟ ᱟᱫᱚ ᱟᱯᱮ ᱥᱮᱫᱟᱜ ᱪᱮᱫ ᱞᱮᱠᱟ ᱦᱩᱭ ᱟᱠᱟᱱᱟ ᱱᱤᱦᱟᱹᱛ ᱯᱮ ᱞᱟᱹᱭᱟᱹᱧ ᱛᱟᱵᱚᱱᱟ ᱠᱚᱢᱮᱱᱴ ᱠᱟᱛᱮ ᱯᱮ ᱞᱟᱹᱭ ᱛᱟᱵᱚᱱᱟ ᱟᱨ ᱱᱮᱥᱟᱜᱟᱜ ᱪᱟᱥ ᱫᱚ ᱱᱟᱦᱟᱜ ᱱᱤᱝᱠᱟᱹ ᱫᱷᱟᱨᱟ ᱜᱮ ᱦᱩᱭᱩᱜᱼᱟ ᱪᱮᱫᱟᱜ ᱰᱮᱞᱤ ᱜᱮ ᱫᱟᱜ ᱮᱫᱟᱭ ᱥᱮ ᱟᱫᱚ ᱫᱟᱜ ᱛᱮᱦᱚᱸ ᱦᱩᱲᱩ ᱫᱚ ᱵᱟᱝ ᱦᱩᱭᱩᱜ ᱜᱮᱭᱟ ᱠᱷᱟᱹᱞᱤ ᱫᱟᱜ ᱥᱩᱢᱩᱝ ᱛᱮᱦᱚᱸ ᱵᱟᱝ ᱦᱩᱭᱩᱜᱼᱟ ᱥᱤᱛᱩᱝ ᱦᱚᱸ ᱫᱚᱨᱠᱟᱨ ᱛᱚᱵᱮ ᱟᱱᱟᱜ ᱜᱮ ᱦᱩᱲᱩ ᱠᱤᱪᱷᱩ ᱯᱚᱨᱤᱵᱚᱨᱛᱚᱱᱚᱜᱼᱟ ᱟᱨ ᱟᱨ ᱡᱩᱫᱤ ᱰᱮᱞᱤ ᱫᱟᱜ ᱟᱨ ᱫᱟᱜ ᱨᱮ ᱛᱟᱦᱮᱱ ᱠᱷᱟᱱ ᱫᱚ ᱚᱱᱟ ᱫᱚ ᱪᱟᱥ ᱫᱚ ᱚᱱᱠᱟ ᱫᱚ ᱵᱟᱝ ᱦᱩᱭᱩᱜᱚᱜᱼᱟ ᱛᱚ ᱵᱚᱭᱦᱟ ᱠᱚ ᱟᱯᱮ ᱠᱚ ᱧᱮᱞ ᱦᱚᱪᱚ ᱞᱟᱹᱜᱤᱫ ᱱᱟᱦᱟᱜ ᱛᱮᱦᱮᱧ ᱱᱚᱣᱟ ᱵᱷᱤᱰᱭᱳᱧ ᱵᱮᱱᱟᱣᱮᱫ ᱛᱟᱵᱚᱱᱟ ᱱᱚᱣᱟ ᱵᱞᱚᱜᱽ ᱦᱩᱰᱤᱧ ᱵᱞᱚᱜᱽ ᱵᱷᱤᱰᱭᱳ ᱛᱚ ᱡᱟᱦᱟᱸᱭ ᱠᱚ ᱡᱩᱫᱤ ᱪᱮᱱᱮᱞ ᱠᱚᱨᱮ ᱱᱟᱣᱟ ᱢᱮᱱᱟᱜ ᱯᱮ ᱛᱟᱵᱚᱱᱟ ᱪᱮᱱᱮᱞ ᱠᱚᱯᱮ ᱥᱟᱵᱥᱠᱨᱟᱭᱤᱵᱽ ᱛᱟᱵᱚᱱᱟ ᱟᱨ ᱪᱮᱫ ᱠᱚ ᱞᱟᱹᱭᱟ ᱪᱮᱱᱮᱞ ᱠᱚᱯᱮ ᱥᱟᱵᱥᱠᱨᱟᱭᱤᱵᱽ ᱛᱟᱵᱚᱱᱟ ᱞᱟᱭᱤᱠ ᱥᱮᱭᱟᱨ ᱟᱞᱚᱯᱮ ᱦᱤᱲᱤᱧ ᱛᱟᱵᱚᱱᱟ ᱤᱱᱟᱹᱜᱮ ᱟᱯᱮᱭᱟᱜ ᱥᱟᱯᱳᱨᱴ ᱜᱚᱲᱚ ᱤᱧ ᱴᱷᱮᱱ ᱡᱟᱦᱟᱸ ᱞᱮᱠᱟ ᱢᱮᱱᱟᱜ ᱚᱱᱠᱟ ᱜᱮ ᱥᱩᱫᱟᱹᱭ ᱫᱤᱱ ᱟᱨ ᱫᱤᱱ ᱜᱮ ᱛᱟᱦᱮᱱ ᱛᱟᱵᱚᱱ ᱢᱟ ᱟᱯᱮ ᱤᱫᱤ ᱠᱟᱛᱮ ᱤᱧ ᱤᱧ ᱤᱫᱤ ᱠᱟᱛᱮ ᱟᱯᱮ ᱛᱚ ᱟᱵᱚ ᱛᱟᱞᱟᱨᱮ ᱢᱤᱫᱴᱟᱝ ᱵᱮᱥ ᱥᱚᱢᱯᱚᱨᱠᱚ ᱥᱟᱹᱜᱟᱹᱭ ᱛᱟᱦᱮᱸ ᱞᱮᱱᱠᱷᱟᱱ ᱱᱟᱯᱟᱭᱚᱜᱼᱟ ᱟᱨ ᱱᱚᱝᱠᱟ ᱜᱮ ᱥᱩᱫᱟᱹᱭ ᱫᱤᱱ ᱡᱚᱛᱚ ᱦᱚᱲᱜᱮ ᱠᱩᱥᱤ ᱨᱟᱹᱥᱠᱟᱹ ᱨᱮᱵᱚᱱ ᱛᱟᱦᱮᱱ ᱢᱟ ᱟᱨ ᱵᱚᱱ ᱤᱱᱡᱚᱭ ᱢᱟ ᱡᱚᱛᱚ ᱦᱚᱲᱟᱜ ᱡᱤᱵᱚᱱ ᱨᱮ ᱡᱮᱢᱚᱱ ᱦᱩᱭᱩᱜᱼᱟ ᱫᱩᱠ ᱟᱨ ᱥᱩᱠ ᱢᱟ ᱡᱚᱛᱚ ᱦᱚᱲᱟᱜ ᱡᱤᱵᱚᱱ ᱨᱮ ᱢᱮᱱᱟᱜ ᱜᱮᱭᱟ ᱟᱨ ᱫᱩᱠ ᱟᱨ ᱥᱩᱠ ᱡᱩᱫᱤ ᱡᱤᱵᱚᱱ ᱨᱮ ᱵᱟᱝ ᱠᱷᱚᱸᱡᱟ ᱠᱚᱜᱼᱟ ᱛᱚᱵᱮ ᱫᱚ ᱢᱟᱹᱱᱢᱤ ᱡᱤᱵᱚᱱ ᱨᱮᱫᱚ ᱠᱳᱱᱳ ᱵᱷᱮᱞᱩ ᱵᱟᱹᱱᱩᱜ ᱟᱹᱱᱤᱡ ᱚᱱᱟ ᱠᱷᱟᱹᱛᱤᱨ ᱜᱮ ᱫᱩᱠ ᱥᱩᱠ ᱫᱚ ᱡᱚᱛᱚ ᱦᱚᱲᱟᱜ ᱡᱤᱵᱚᱱ ᱨᱮᱜᱮ ᱢᱮᱱᱟᱜᱼᱟ ᱛᱚ ᱚᱠᱟ ᱵᱮᱲᱟ ᱨᱮ ᱚᱠᱚᱭᱟᱜ ᱚᱠᱟ ᱞᱮᱠᱟ ᱫᱩᱠ ᱦᱩᱭᱩᱜᱼᱟ ᱠᱤ ᱠᱚᱥᱴᱚ ᱦᱩᱭᱩᱜᱼᱟ ᱚᱱᱟ ᱢᱟ ᱚᱠᱚᱭ ᱦᱚᱸ ᱵᱟᱵᱚᱱ ᱵᱟᱲᱟᱭᱟ ᱟᱨ ᱵᱟᱵᱚᱱ ᱞᱟᱹᱭ ᱫᱟᱲᱮᱭᱟᱜ ᱜᱮᱭᱟ ᱮᱱ ᱨᱮᱦᱚᱸ ᱚᱱᱟ ᱠᱚ ᱥᱟᱱᱟᱢᱟᱜ ᱫᱩᱠ ᱠᱚ ᱫᱮᱭᱟ ᱠᱟᱛᱮᱫ ᱨᱮᱦᱚᱸ ᱢᱟᱹᱱᱢᱤ ᱡᱤᱵᱚᱱ ᱢᱟᱲᱟᱝ ᱥᱮᱱ ᱥᱮᱱᱚᱜ ᱞᱟᱹᱜᱤᱫ ᱫᱚᱵᱚᱱ ᱠᱩᱨᱩᱢᱩᱴᱩᱭ ᱜᱮᱭᱟ ᱛᱮ ᱛᱮᱦᱮᱧᱤᱧ ᱫᱩᱠ ᱮᱱᱟ ᱢᱮᱱᱛᱮ ᱫᱚ ᱱᱟᱦᱟᱜ ᱟᱢᱟᱜ ᱤᱧᱟᱹᱜ ᱞᱟᱭᱤᱯᱷ ᱨᱮ ᱫᱤᱱ ᱜᱮ ᱱᱚᱝᱠᱟ ᱦᱤᱡᱩᱜᱼᱟ ᱚᱱᱟ ᱠᱟᱛᱷᱟ ᱫᱚ ᱵᱟᱹᱱᱩᱜ ᱟᱠᱟᱫᱼᱟ ᱛᱚ ᱫᱩᱠ ᱫᱚ ᱥᱚᱞᱯᱚᱜ ᱜᱮᱭᱟ ᱠᱤᱱᱛᱩ ᱢᱚᱱᱮ ᱴᱷᱮᱱ ᱡᱟᱦᱟᱸ ᱢᱟᱱᱮ ᱟᱵᱚᱣᱟᱜ ᱢᱚᱱᱮ ᱨᱮ ᱡᱟᱦᱟᱸ ᱢᱮᱱᱟᱜ ᱟᱹᱱᱤᱡ ᱫᱩᱨᱵᱚᱞ ᱚᱝᱥᱚ ᱚᱱᱟ ᱵᱟᱵᱚᱱ ᱟᱹᱜᱩᱭᱟ ᱦᱩᱭᱱᱟ ᱠᱷᱟᱱ ᱫᱚ ᱱᱤᱦᱟᱹᱛᱤ ᱟᱵᱚ ᱫᱩᱠ ᱵᱚᱱ ᱫᱮᱭᱟ ᱫᱟᱲᱮᱭᱟᱜᱼᱟ ᱟᱨ ᱡᱩᱫᱤ ᱢᱤᱫᱴᱟᱹᱝ ᱡᱤᱱᱤᱥ ᱫᱤᱱ ᱥᱟᱨᱟ ᱵᱚᱱ ᱨᱤᱠᱚᱵᱷᱚᱨ ᱟᱵᱚᱱ ᱟᱵᱚᱣᱟᱜ ᱢᱟᱭᱤᱱᱰ ᱨᱮ ᱵᱟᱝ ᱵᱚᱦᱚᱜ ᱨᱮ ᱠᱷᱟᱱ ᱫᱚ ᱱᱟᱦᱟᱜ ᱯᱨᱚᱵᱞᱮᱢ ᱥᱮᱱ ᱦᱚᱸᱵᱚᱱ ᱥᱮᱱ ᱦᱩᱭ ᱫᱟᱲᱮᱭᱟᱜᱼᱟ ᱚᱱᱟ ᱠᱷᱟᱹᱛᱤᱨ ᱟᱫᱚ ᱤᱧᱟᱹᱜ ᱢᱮᱱᱫᱚ ᱡᱟᱹᱥᱛᱤ ᱦᱚᱸ ᱵᱟᱵᱚᱱ ᱩᱭᱦᱟᱹᱨᱟ ᱵᱟᱵᱚᱱ ᱪᱤᱱᱛᱟᱹᱭᱟ ᱟᱵᱚ ᱫᱚ ᱫᱤᱞ ᱠᱷᱩᱥ ᱨᱮᱵᱚᱱ ᱛᱟᱦᱮᱱᱟ ᱦᱩᱭᱩᱜ ᱠᱷᱟᱱ ᱦᱩᱭᱩᱜᱼᱟ ᱵᱟᱝ ᱦᱩᱭᱩᱜ ᱠᱷᱟᱱ ᱵᱟᱝ ᱦᱩᱭᱩᱜᱼᱟ ᱪᱮᱫ ᱦᱚᱸ ᱵᱟᱝ ᱠᱟᱱᱟ ᱚᱱᱟ ᱨᱮᱱᱟᱜ ᱦᱩᱭᱱᱟ ᱛᱚ ᱵᱚᱭᱦᱟ ᱟᱞᱮ ᱥᱮᱫᱟᱜ ᱪᱟᱥ ᱠᱚᱢᱟ ᱱᱚᱜᱼᱚᱭ ᱤᱧ ᱫᱮᱠᱷᱟᱣᱟᱫ ᱯᱮᱭᱟ ᱟᱞᱮᱭᱟᱜ ᱵᱟᱹᱫᱽ ᱦᱚᱸᱧ ᱫᱮᱠᱷᱟᱣᱟᱫ ᱯᱮᱭᱟ ᱟᱨ ᱛᱤᱱᱟᱹᱜ ᱤᱧ ᱪᱟᱥᱮᱫᱼᱟ ᱚᱱᱟ ᱦᱚᱸᱧ ᱞᱟᱹᱭᱟᱯᱮ ᱠᱟᱱ ᱜᱮᱛᱟᱵᱚᱱᱟ ᱛᱚ ᱟᱨᱮᱢ ᱪᱤᱠᱟᱹᱭᱟ ᱱᱤᱛ ᱯᱷᱮᱢᱮᱞᱤ ᱨᱮ ᱦᱚᱲ ᱦᱚᱸ ᱩᱱᱟᱹᱜ ᱵᱟᱹᱱᱩᱜ ᱠᱚᱛᱟᱞᱮᱭᱟ ᱟᱨ ᱢᱮᱱ ᱞᱮᱠᱷᱟᱱ ᱫᱚ ᱫᱟᱫᱟ ᱛᱟᱠᱚ ᱠᱚ ᱢᱮᱱᱟᱜ ᱠᱚᱜᱮᱭᱟ ᱩᱱᱠᱩ ᱦᱚᱸᱠᱚ ᱡᱩᱫᱟᱹ ᱪᱟᱵᱟ ᱟᱠᱟᱱᱟ ᱟᱨ ᱤᱧ ᱮᱠᱞᱟ ᱜᱤᱭᱟᱹᱧ ᱟᱭᱳᱼᱵᱟᱵᱟ ᱟᱨ ᱢᱤᱫᱴᱮᱱ ᱦᱩᱰᱤᱧ ᱵᱚᱭᱦᱟ ᱛᱟᱦᱮᱸ ᱠᱟᱱᱟ ᱩᱱᱤ ᱦᱚᱸ ᱡᱚᱛᱚ ᱠᱚ ᱵᱚᱸᱜᱟ ᱛᱟᱞᱟ ᱟᱠᱟᱱᱟ ᱠᱚ ᱟᱨ ᱱᱤᱛᱚᱜ ᱯᱷᱮᱢᱮᱞᱤ ᱨᱮᱫᱚ ᱮᱠᱞᱟ ᱜᱮ ᱢᱮᱱ ᱞᱮᱠᱷᱟᱱ ᱦᱚᱸ ᱜᱟᱱᱚᱜ ᱜᱮᱭᱟ ᱛᱳ ᱟᱨ ᱡᱟᱦᱟᱸᱭ ᱫᱟᱫᱟ ᱛᱟᱠᱚ ᱠᱚ ᱢᱮᱱᱟᱜ ᱠᱚ ᱛᱟᱦᱮᱸᱫ ᱩᱱᱠᱩ ᱠᱚ ᱡᱚᱛᱚ ᱠᱚ ᱵᱷᱤᱱᱟᱹ ᱪᱟᱵᱟ ᱟᱠᱟᱱᱟ ᱡᱮ ᱡᱟᱦᱟᱨ ᱤᱭᱟᱹ ᱠᱟᱛᱮ ᱢᱮᱱᱟᱜ ᱟᱠᱟᱫ ᱠᱚᱣᱟ ᱟᱨ ᱱᱤᱛᱚᱜ ᱫᱚ ᱱᱟᱦᱟᱜ ᱤᱧ ᱫᱚ ᱮᱠᱞᱟ ᱞᱮᱠᱟᱜᱮ ᱢᱮᱱᱛᱮ ᱜᱟᱱᱚᱜ ᱟᱹᱱᱤᱡ ᱟᱨ ᱡᱟᱦᱟᱸ ᱫᱟᱹᱭ ᱛᱟᱠᱚ ᱠᱚ ᱩᱱᱠᱩ ᱠᱚᱦᱚᱸ ᱠᱚ ᱡᱟᱶᱟᱭ ᱪᱟᱵᱟ ᱟᱠᱟᱱᱟ ᱠᱚ ᱮᱴᱟᱜ ᱚᱲᱟᱜ ᱠᱚ ᱥᱮᱱ ᱟᱠᱟᱱᱟ ᱮᱴᱟᱜ ᱚᱲᱟᱜ ᱢᱮᱱᱫᱚ ᱦᱳᱭ ᱟᱫᱚ ᱡᱮᱦᱮᱛᱩ ᱟᱠᱚᱣᱟᱜ ᱡᱟᱱᱟᱢ ᱚᱲᱟᱜ ᱠᱷᱚᱱ ᱮᱴᱟᱜ ᱚᱲᱟᱜ ᱠᱚ ᱥᱮᱱ ᱟᱠᱟᱱᱟ ᱠᱚ ᱩᱱᱠᱩ ᱟᱠᱚ ᱱᱤᱛᱚᱜ ᱜᱷᱚᱨ ᱥᱚᱝᱥᱟᱨ ᱠᱟᱛᱮ ᱢᱮᱱᱟᱜ ᱟᱠᱟᱫ ᱠᱚᱜᱮᱭᱟ ᱱᱟᱯᱟᱭ ᱨᱮᱜᱮ ᱛᱚ ᱱᱚᱜᱼᱚ ᱱᱚᱝᱠᱟ ᱟᱯᱮ ᱠᱚ ᱤᱧᱟᱹᱜ ᱠᱟᱛᱷᱟ ᱠᱚᱧ ᱥᱮᱭᱟᱨᱟᱫ ᱯᱮ ᱛᱟᱵᱚᱱᱟ ᱟᱨ ᱟᱯᱮᱭᱟᱜ ᱠᱟᱛᱷᱟ ᱦᱚᱸ ᱤᱧ ᱯᱮ ᱥᱮᱭᱟᱨᱤᱧᱟ ᱢᱮᱱᱛᱮ ᱟᱹᱰᱤ ᱟᱹᱰᱤ ᱟᱥᱟ ᱟᱥᱤᱧ ᱫᱚᱦᱚᱭᱮᱫᱼᱟ ᱟᱯᱮ ᱴᱷᱮᱱ ᱠᱷᱚᱱ ᱛᱚ ᱵᱚᱭᱦᱟ ᱠᱚ ᱱᱚᱜᱼᱚ ᱱᱚᱝᱠᱟ ᱜᱮ ᱫᱩᱠ ᱥᱩᱠ ᱨᱮᱵᱚᱱ ᱨᱚᱯᱚᱲᱟᱵᱚᱱ ᱧᱟᱯᱟᱢᱟᱵᱚᱱ ᱧᱮᱯᱮᱞᱟᱵᱚᱱ ᱛᱤᱱᱟᱹᱜ ᱨᱟᱹᱥᱠᱟᱹ ᱵᱩᱡᱷᱟᱹᱜ ᱟᱹᱱᱤᱡ ᱱᱚᱣᱟ ᱜᱮ ᱢᱟᱹᱱᱢᱤ ᱡᱤᱵᱚᱱ ᱨᱮᱫᱚ ᱡᱚᱛᱚ ᱠᱷᱚᱱᱟᱜ ᱠᱩᱥᱤ ᱟᱨ ᱨᱟᱹᱥᱠᱟᱹ ᱡᱤᱱᱤᱥ ᱠᱟᱱᱟ ᱟᱨ ᱡᱟᱦᱟᱸᱭ ᱦᱚᱲ ᱡᱩᱫᱤ ᱢᱤᱫᱴᱟᱹᱝ ᱦᱚᱲ ᱡᱩᱫᱤ ᱟᱢ ᱟᱢᱟᱜ ᱫᱩᱠ ᱟᱨ ᱢᱤᱫ ᱦᱚᱲ ᱵᱟᱢ ᱥᱮᱭᱟᱨᱟᱭᱟ ᱠᱷᱟᱱ ᱟᱢᱟᱜ ᱢᱚᱱᱮ ᱵᱷᱤᱛᱤᱨ ᱨᱮᱜᱮᱢ ᱢᱟᱱᱮ ᱪᱮᱫ ᱠᱚ ᱞᱟᱹᱭᱟ ᱠᱚ ᱩᱠᱩ ᱠᱟᱛᱮᱢ ᱫᱚᱦᱚ ᱠᱟᱜᱼᱟ ᱠᱷᱟᱱ ᱫᱚ ᱚᱱᱟ ᱫᱚ ᱟᱹᱰᱤ ᱡᱳᱨ ᱟᱢᱟᱜ ᱢᱚᱱᱮ ᱜᱮ ᱠᱚᱥᱴᱚᱭ ᱧᱟᱢᱟ ᱠᱤᱱᱛᱩ ᱚᱱᱟ ᱠᱚᱥᱴᱚ ᱡᱩᱫᱤ ᱟᱨ ᱢᱤᱫ ᱦᱚᱲ ᱴᱷᱮᱱ ᱟᱢᱮᱢ ᱥᱮᱭᱟᱨ ᱠᱮᱜᱼᱟ ᱠᱷᱟᱱ ᱫᱚ ᱠᱤᱪᱷᱩ ᱜᱟᱱ ᱨᱮᱦᱚᱸ ᱦᱟᱞᱠᱟᱢ ᱵᱩᱡᱷᱟᱹᱣ ᱟᱹᱱᱤᱡ ᱚᱱᱟᱛᱮ ᱥᱟᱱᱟᱢ ᱦᱚᱲ ᱠᱚ ᱤᱧ ᱢᱮᱛᱟ ᱯᱮ ᱛᱟᱵᱚᱱᱟᱹᱧ ᱠᱚᱥᱴᱚ ᱡᱤᱱᱤᱥ ᱫᱚ ᱱᱤᱡᱚᱨ ᱴᱷᱮᱱ ᱪᱟᱯᱟᱣ ᱠᱟᱛᱮ ᱥᱮ ᱩᱠᱩ ᱠᱟᱛᱮ ᱟᱞᱚᱯᱮ ᱫᱚᱦᱚᱭ ᱛᱟᱵᱚᱱᱟ ᱡᱩᱫᱤ ᱟᱢ ᱠᱷᱩᱵ ᱜᱮ ᱠᱚᱥᱴᱚᱢ ᱵᱩᱡᱷᱟᱹᱣᱮᱜᱼᱟ ᱮᱱᱠᱷᱟᱱ ᱫᱚ ᱟᱢ ᱡᱟᱦᱟᱸᱭ ᱡᱟᱦᱟᱸᱭ ᱥᱟᱞᱟᱜ ᱮᱢ ᱡᱚᱴᱟᱜᱼᱟ ᱠᱤ ᱡᱟᱦᱟᱸᱭ ᱥᱟᱞᱟᱜ ᱮᱢ ᱨᱚᱯᱚᱲ ᱵᱟᱲᱟᱜᱼᱟ ᱚᱱᱠᱟᱱ ᱦᱚᱲ ᱴᱷᱮᱱ ᱥᱮᱭᱟᱨ ᱛᱟᱵᱚᱱ ᱯᱮ ᱱᱤᱦᱟᱹᱛᱤ ᱟᱯᱮᱭᱟᱜ ᱫᱩᱠ ᱠᱤᱪᱷᱩ ᱜᱟᱱ ᱨᱮᱦᱚᱸ ᱦᱟᱞᱠᱟᱜ ᱟᱹᱱᱤᱡ ᱵᱩᱡᱷᱟᱹᱣ ᱟᱨ ᱡᱩᱫᱤ ᱱᱤᱡᱮ ᱴᱷᱮᱱ ᱜᱮᱢ ᱫᱚᱦᱚ ᱠᱟᱜ ᱢᱮᱠᱷᱟᱱ ᱚᱱᱮ ᱮᱱᱟᱨᱤᱧ ᱞᱟᱹᱭ ᱠᱮᱫ ᱞᱮᱠᱟ ᱟᱹᱰᱤ ᱢᱟᱨᱟᱝ ᱯᱨᱚᱵᱞᱮᱢ ᱢᱟᱲᱟᱝ ᱥᱮᱱ ᱯᱷᱮᱥ ᱦᱩᱭ ᱫᱟᱲᱮᱭᱟᱜᱼᱟ ᱛᱚ ᱱᱚᱜᱼᱚ ᱱᱚᱝᱠᱟ ᱟᱨ ᱡᱚᱛᱚ ᱦᱚᱲᱜᱮ ᱡᱮᱢᱚᱱ ᱠᱩᱥᱤ ᱨᱮᱵᱚᱱ ᱛᱟᱦᱮᱱ ᱢᱟ ᱨᱟᱹᱥᱠᱟᱹ ᱨᱮᱵᱚᱱ ᱛᱟᱦᱮᱱ ᱢᱟ ᱱᱚᱝᱠᱟ ᱜᱮᱵᱚᱱ ᱤᱱᱡᱚᱭ ᱵᱟᱲᱟᱭᱟ ᱱᱤᱱᱟᱹᱝ ᱜᱮ ᱟᱵᱚᱣᱟᱜ ᱫᱚ ᱱᱤᱭᱟᱹ ᱠᱷᱚᱱ ᱟᱨ ᱟᱵᱚᱣᱟᱜ ᱱᱚᱣᱟ ᱫᱷᱟᱹᱨᱛᱤ ᱨᱮ ᱟᱨ ᱪᱮᱫ ᱢᱮᱱᱟᱜ ᱟᱠᱟᱫ ᱛᱮᱦᱮᱧ ᱢᱮᱱᱟᱜ ᱵᱚᱱᱟ ᱜᱟᱯᱟ ᱵᱟᱹᱱᱩᱜ ᱵᱚᱱᱟ ᱱᱚᱣᱟ ᱠᱟᱛᱷᱟ ᱢᱟ ᱱᱟᱦᱟᱜ ᱡᱚᱛᱚ ᱦᱚᱲᱟᱜ ᱜᱮ ᱢᱮᱱᱟᱜ ᱟᱹᱱᱤᱡ ᱟᱨ ᱡᱚᱛᱚ ᱦᱚᱲᱟᱜ ᱡᱤᱵᱚᱱ ᱨᱮᱜᱮ ᱦᱩᱭᱩᱜ ᱟᱹᱱᱤᱡ ᱵᱟᱵᱚᱱ ᱞᱟᱹᱭ ᱫᱟᱲᱮᱭᱟᱜᱼᱟ ᱚᱠᱚᱭ ᱚᱢᱚᱨ ᱠᱟᱛᱮᱫ ᱵᱚᱱ ᱛᱟᱦᱮᱱᱟ ᱥᱮ ᱫᱷᱤᱨᱤ ᱞᱮᱠᱟ ᱵᱟᱧᱪᱟᱣ ᱠᱟᱛᱮ ᱵᱚᱱ ᱛᱟᱦᱮᱱᱟ ᱛᱚᱵᱮ ᱛᱚ ᱩᱭᱦᱟᱹᱨ ᱞᱮᱠᱷᱟᱱ ᱫᱚ ᱫᱷᱤᱨᱤ ᱦᱚᱸ ᱯᱚᱥᱟᱜᱚᱜ ᱠᱟᱱᱟ ᱟᱡ ᱟᱡ ᱛᱮᱜᱮ ᱴᱷᱤᱠ ᱚᱱᱠᱟ ᱜᱮ ᱢᱟᱹᱱᱢᱤ ᱡᱤᱵᱚᱱ ᱦᱚᱸ ᱛᱤᱱ ᱵᱮᱲᱟ ᱨᱮ ᱚᱠᱟᱨᱮ ᱪᱮᱫ ᱪᱤᱠᱟᱹᱜᱼᱟ ᱚᱱᱟ ᱢᱟ ᱱᱟᱦᱟᱜ ᱵᱟᱵᱚᱱ ᱞᱟᱹᱭ ᱫᱟᱲᱮᱭᱟᱜ ᱜᱮᱭᱟ ᱛᱚ ᱚᱱᱟᱛᱮ ᱤᱧ ᱫᱩᱧ ᱢᱮᱱᱟ ᱱᱚᱣᱟ ᱡᱤᱵᱚᱱ ᱨᱮ ᱱᱚᱣᱟ ᱡᱤᱵᱚᱱ ᱛᱟᱦᱮᱱ ᱵᱷᱳᱨ ᱜᱮ ᱠᱩᱥᱤ ᱢᱮ ᱨᱟᱹᱥᱠᱟᱹᱭ ᱢᱮ ᱟᱨᱟᱢ ᱛᱮ ᱢᱚᱡᱽ ᱛᱮ ᱡᱚᱢ ᱢᱮ ᱧᱩᱭ ᱢᱮ ᱨᱟᱹᱥᱠᱟᱹ ᱨᱮ ᱛᱟᱦᱮᱱ ᱢᱮ ᱱᱚᱣᱟ ᱜᱮ ᱢᱟᱹᱱᱢᱤ ᱡᱤᱵᱚᱱ ᱫᱚ ᱡᱚᱛᱚ ᱠᱷᱚᱱᱟᱜ ᱵᱮᱴᱚᱨ ᱟᱹᱱᱤᱡ ᱟᱨ ᱱᱮᱭᱟᱣ ᱠᱷᱟᱹᱯᱟᱹᱨᱤᱭᱟᱹᱣ ᱱᱚᱣᱟ ᱠᱚᱫᱚ ᱟᱹᱰᱤ ᱢᱟᱨᱟᱝ ᱵᱷᱩᱞ ᱡᱤᱱᱤᱥ ᱠᱟᱱᱟ ᱟᱨ ᱱᱚᱝᱠᱟᱱᱟᱜ ᱡᱮᱢᱚᱱ ᱟᱵᱚ ᱠᱚ ᱛᱟᱞᱟᱨᱮ ᱟᱞᱚ ᱦᱩᱭᱩᱜ ᱢᱟ ᱟᱵᱚ ᱠᱚ ᱛᱟᱞᱟ ᱨᱮᱦᱚᱸ ᱟᱞᱚ ᱦᱩᱭᱩᱜ ᱢᱟ ᱟᱨ ᱟᱵᱚ ᱯᱷᱮᱢᱮᱞᱤ ᱪᱮᱛᱟᱱ ᱨᱮᱦᱚᱸ ᱟᱞᱚ ᱦᱩᱭᱩᱜ ᱢᱟ ᱡᱟᱦᱟᱸᱭ ᱠᱚ ᱟᱭᱳᱼᱵᱟᱵᱟ ᱠᱚ ᱢᱮᱱᱟᱜ ᱠᱟᱜ ᱠᱚ ᱵᱚᱭᱦᱟ ᱠᱚ ᱢᱮᱱᱟᱜ ᱠᱟᱜ ᱠᱚ ᱩᱱᱠᱩ ᱠᱚ ᱥᱟᱞᱟᱜ ᱠᱩᱥᱤ ᱨᱟᱹᱥᱠᱟᱹ ᱨᱮ ᱛᱟᱦᱮᱱ ᱛᱟᱵᱚᱱ ᱯᱮ ᱟᱭᱳᱼᱵᱟᱵᱟ ᱠᱚ ᱟᱞᱚ ᱯᱮ ᱫᱟᱞ ᱛᱚᱞ ᱠᱚᱛᱟ ᱵᱚᱱᱟ ᱠᱤ ᱟᱞᱚ ᱯᱮ ᱤᱜᱽᱱᱳᱨ ᱠᱚᱛᱟ ᱵᱚᱱᱟ ᱪᱮᱫᱟᱜ ᱥᱮ ᱩᱱᱠᱩ ᱫᱚ ᱟᱵᱚ ᱠᱚᱥᱴᱚ ᱠᱟᱛᱮ ᱠᱚ ᱦᱟᱨᱟ ᱟᱠᱟᱫ ᱵᱚᱱᱟ ᱩᱱᱠᱩ ᱡᱮᱢᱚᱱ ᱱᱤᱛᱚᱜ ᱟᱠᱚᱣᱟᱜ ᱢᱤᱫᱴᱟᱹᱱ ᱠᱩᱠᱢᱩ ᱢᱮᱱᱟᱜᱼᱟ ᱥᱮ ᱟᱥᱟ ᱢᱮᱱᱟᱜᱼᱟ ᱤᱧ ᱢᱤᱫᱴᱟᱹᱱ ᱜᱤᱫᱽᱨᱟᱹᱧ ᱡᱟᱱᱟᱢᱟᱱ ᱠᱷᱟᱱ ᱠᱤ ᱜᱤᱫᱽᱨᱟᱹᱧ ᱦᱟᱨᱟᱣᱟᱱ ᱠᱷᱟᱱ ᱵᱷᱚᱵᱤᱥᱥᱚᱛ ᱨᱮ ᱱᱩᱭᱟᱜ ᱛᱤᱨᱞᱟᱹ ᱨᱤᱧ ᱛᱟᱦᱮᱱᱟ ᱛᱚ ᱚᱱᱠᱟ ᱠᱟᱛᱮ ᱟᱵᱚ ᱠᱚ ᱡᱚᱛᱚᱱ ᱠᱟᱛᱮ ᱠᱚ ᱦᱟᱨᱟ ᱟᱠᱟᱫ ᱵᱚᱱᱟ ᱟᱠᱚᱣᱟᱜ ᱟᱹᱭᱴᱷᱟᱹ ᱫᱟᱠᱟᱛᱮ ᱟᱨ ᱵᱟᱝ ᱟᱠᱚᱣᱟᱜ ᱢᱚᱪᱟ ᱨᱮᱱᱟᱜ ᱩᱞᱟᱹ ᱩᱰᱩᱠ ᱠᱟᱛᱮ ᱟᱵᱚ ᱠᱚ ᱟᱡᱚ ᱦᱟᱨᱟ ᱟᱠᱟᱫ ᱵᱚᱱ ᱛᱮ ᱛᱮᱦᱮᱧ ᱟᱠᱚ ᱚᱱᱟ ᱟᱥᱟ ᱵᱷᱚᱨᱥᱟ ᱨᱮ ᱢᱮᱱᱟᱜ ᱟᱠᱟᱫ ᱠᱚᱣᱟ ᱛᱚ ᱩᱱᱠᱩ ᱟᱵᱚ ᱡᱩᱫᱤ ᱱᱤᱛᱚᱜ ᱠᱚᱥᱴᱚ ᱵᱚᱱ ᱮᱢᱟ ᱟᱠᱚᱣᱟ ᱠᱷᱟᱱ ᱟᱹᱰᱤ ᱡᱳᱨ ᱩᱱᱠᱩᱣᱟᱜ ᱢᱚᱱᱮ ᱡᱤᱣᱤ ᱞᱚᱜᱼᱟ ᱛᱚ ᱱᱚᱣᱟ ᱫᱚ ᱱᱚᱝᱠᱟ ᱦᱩᱭ ᱫᱟᱲᱮᱭᱟᱜᱼᱟ ᱛᱮᱦᱮᱧ ᱡᱩᱫᱤ ᱟᱢ ᱨᱮᱱ ᱡᱟᱱᱟᱢ ᱟᱭᱳ ᱡᱟᱱᱟᱢ ᱵᱟᱵᱟ ᱠᱚᱥᱴᱚᱢ ᱮᱢᱟ ᱟᱠᱤᱱᱟ ᱠᱷᱟᱱ ᱵᱷᱚᱵᱤᱥᱥᱚᱛ ᱨᱮ ᱟᱢᱟᱜ ᱦᱚᱸ ᱚᱱᱟ ᱵᱮᱲᱟ ᱜᱮ ᱦᱮᱡ ᱨᱩᱣᱟᱹᱲᱚᱜᱼᱟ ᱚᱱᱟ ᱢᱟᱠᱚ ᱞᱟᱹᱭ ᱠᱟᱜ ᱯᱤᱴᱷᱟᱹ ᱯᱟᱨᱟ ᱢᱤᱫ ᱥᱮᱱᱛᱮ ᱵᱟᱝ ᱤᱥᱤᱱᱚᱜᱼᱟ ᱯᱤᱴᱷᱟᱹ ᱫᱚ ᱞᱟᱹᱣᱴᱟᱹᱣᱟᱜ ᱮᱱᱟ ᱤᱥᱤᱱᱚᱜᱼᱟ ᱴᱷᱤᱠ ᱚᱱᱠᱟᱱ ᱠᱟᱛᱷᱟ ᱠᱟᱱ ᱜᱮᱭᱟ ᱟᱢ ᱡᱟᱦᱟᱸᱢ ᱯᱟᱯ ᱠᱟᱜᱼᱟ ᱚᱱᱟ ᱯᱟᱯ ᱫᱚ ᱱᱚᱣᱟ ᱫᱷᱩᱲ ᱫᱷᱟᱹᱨᱛᱤ ᱨᱮᱜᱮ ᱦᱟᱞᱟ ᱦᱩᱭᱟᱢᱟ ᱛᱚᱵᱮᱭᱮᱱᱟ ᱟᱢ ᱫᱚ ᱦᱟᱱᱟ ᱯᱩᱨᱤ ᱛᱮᱢ ᱥᱮᱱ ᱫᱟᱲᱮᱭᱟᱜᱼᱟ ᱚᱱᱟᱛᱮ ᱟᱞᱚᱯᱮ ᱵᱷᱩᱞ ᱛᱟᱵᱚᱱᱟ ᱵᱟᱹᱲᱤᱡ ᱟᱞᱚᱯᱮ ᱠᱟᱹᱢᱤ ᱛᱟᱵᱚᱱᱟ ᱟᱭᱳᱼᱵᱟᱵᱟ ᱠᱚ ᱪᱮᱛᱟᱱ ᱨᱮ ᱟᱭᱳᱼᱵᱟᱵᱟ ᱫᱚ ᱵᱚᱸᱜᱟ ᱞᱮᱠᱟᱱ ᱦᱚᱲ ᱠᱟᱱᱟ ᱠᱚ ᱩᱱᱠᱩ ᱥᱮᱵᱟ ᱫᱮᱵᱟ ᱡᱩᱫᱤ ᱵᱚᱱ ᱜᱟᱱᱟ ᱢᱮᱱᱠᱷᱟᱱ ᱟᱵᱚ ᱦᱚᱸ ᱥᱮᱵᱟ ᱫᱮᱵᱟ ᱞᱟᱹᱜᱤᱫ ᱢᱟᱱᱮ ᱟᱵᱚ ᱠᱚ ᱥᱮᱵᱟ ᱫᱮᱵᱟ ᱞᱟᱹᱜᱤᱫ ᱫᱚ ᱵᱮᱥ ᱦᱚᱲ ᱜᱮᱠᱚ ᱦᱤᱡᱩᱜᱼᱟ ᱟᱨ ᱡᱩᱫᱤ ᱟᱵᱚ ᱜᱮ ᱩᱱᱠᱤᱱ ᱜᱮ ᱥᱮᱵᱟ ᱫᱮᱵᱟ ᱵᱟᱵᱚᱱ ᱜᱟᱱᱟ ᱮᱱᱠᱷᱟᱱ ᱟᱵᱚ ᱞᱟᱹᱜᱤᱫ ᱦᱚᱸ ᱵᱟᱹᱲᱤᱡ ᱥᱮᱵᱟ ᱦᱚᱲ ᱫᱚᱠᱚ ᱦᱤᱡᱩᱜᱼᱟ ᱛᱚ ᱱᱤᱭᱟᱹ ᱠᱚᱜᱮ ᱤᱧ ᱫᱚ ᱟᱯᱮ ᱴᱷᱮᱱᱤᱧ ᱥᱮᱭᱟᱨ ᱠᱮᱫ ᱛᱟᱵᱚᱱᱟ ᱱᱚᱣᱟ ᱠᱚ ᱠᱟᱛᱷᱟ ᱨᱮ ᱟᱯᱮ ᱛᱤᱱᱟᱹᱝ ᱥᱚᱦᱚᱡᱳᱜᱤᱛᱟ ᱢᱮᱱᱟᱜ ᱯᱮ ᱛᱟᱵᱚᱱᱟ ᱱᱤᱦᱟᱹᱛ ᱤᱧᱟᱹᱜ ᱠᱚᱢᱮᱱᱴ ᱵᱚᱠᱥ ᱨᱮ ᱠᱚᱢᱮᱱᱴ ᱠᱟᱛᱮ ᱯᱮ ᱞᱟᱹᱭᱟᱹᱧ ᱛᱟᱵᱚᱱᱟ ᱟᱨ ᱡᱟᱦᱟᱸᱭ ᱠᱚ ᱡᱩᱫᱤ ᱱᱚᱣᱟ ᱠᱟᱛᱷᱟ ᱠᱚᱨᱮ ᱡᱩᱫᱤ ᱵᱟᱹᱲᱤᱡ ᱯᱮ ᱵᱩᱡᱷᱟᱹᱣᱮᱫ ᱛᱟᱵᱚᱱᱟ ᱮᱱᱠᱷᱟᱱ ᱫᱚ ᱤᱠᱟᱹ ᱠᱟᱹᱧᱟ ᱯᱮ ᱪᱮᱫᱟᱜ ᱥᱮ ᱤᱧᱟᱹᱜ ᱩᱭᱦᱟᱹᱨ ᱛᱮ ᱱᱟᱦᱟᱜ ᱤᱧᱟᱹᱜ ᱩᱭᱦᱟᱹᱨ ᱛᱮᱢᱟ ᱵᱮᱥ ᱜᱤᱧ ᱢᱮᱱ ᱠᱮᱫ ᱞᱮᱠᱟᱧ ᱵᱩᱡᱷᱟᱹᱣᱮᱫᱼᱟ ᱛᱚ ᱟᱯᱮ ᱪᱮᱫ ᱞᱮᱠᱟ ᱯᱮ ᱩᱭᱦᱟᱹᱨᱮᱫ ᱛᱟᱵᱚᱱᱟ ᱱᱤᱦᱟᱹᱛ ᱠᱚᱢᱮᱱᱴ ᱠᱟᱛᱮᱫ ᱯᱮ ᱞᱟᱹᱭ ᱛᱟᱵᱚᱱᱟ ᱛᱚ ᱵᱚᱭᱦᱟ ᱠᱚ ᱱᱚᱣᱟ ᱵᱷᱤᱰᱤᱭᱳ ᱫᱚ ᱱᱟᱦᱟᱜ ᱱᱚᱰᱮ ᱜᱤᱧ ᱢᱩᱪᱟᱹᱫᱮᱫ ᱛᱟᱵᱚᱱᱟ ᱧᱟᱯᱟᱢ ᱟᱵᱚᱱ ᱫᱩᱥᱨᱟᱹ ᱵᱷᱤᱰᱤᱭᱳ ᱨᱮ ᱢᱟ ᱮᱱᱠᱷᱟᱱ ᱥᱟᱱᱟᱢ ᱠᱚ ᱤᱧ ᱯᱟᱦᱴᱟ ᱠᱷᱚᱱ ᱜᱚᱰ ᱟᱨ ᱡᱚᱦᱟᱨ